ᱥᱟᱱᱟᱢ ᱠᱚ ᱡᱚᱦᱟᱨ ᱛᱮᱦᱮᱧ ᱢᱟᱜᱽ ᱢᱩᱞᱩᱜ ᱛᱟᱭᱚᱢ ᱠᱷᱮᱨᱣᱟᱲ ᱠᱚᱣᱟᱜ ᱡᱟᱦᱟᱸ ᱱᱟᱣᱟ ᱥᱮᱨᱢᱟ ᱦᱚᱛᱮᱛᱮ ᱛᱮᱦᱮᱧ ᱢᱟᱱᱮ ᱫᱤᱥᱚᱢ ᱫᱚᱨᱚᱫᱤᱭᱟᱹ ᱫᱤᱥᱚᱢ ᱫᱩᱜ ᱫᱚᱦᱚ ᱠᱟᱹᱢᱤ ᱨᱮ ᱡᱟᱦᱟᱸᱭ ᱢᱮᱱᱟᱜ ᱠᱤᱱᱟ ᱨᱚᱵᱤ ᱵᱟᱹᱵᱩ ᱛᱟᱹᱠᱤᱱ ᱩᱱᱠᱤᱱ ᱠᱤᱱ ᱥᱮᱴᱮᱨ ᱟᱠᱟᱱᱟ ᱪᱷᱩᱴᱤ ᱨᱮ ᱡᱟᱦᱟᱸ ᱩᱱᱠᱤᱱ ᱦᱚᱛᱮᱛᱮ ᱛᱮᱦᱮᱧ ᱥᱟᱯᱲᱟᱣ ᱟᱠᱟᱱᱟ ᱱᱚᱣᱟ ᱠᱷᱮᱨᱣᱟᱲ ᱱᱟᱣᱟ ᱥᱮᱨᱢᱟ ᱨᱮᱱᱟᱜ ᱡᱟᱦᱟᱸ ᱵᱚᱱ ᱢᱮᱛᱟᱜ ᱠᱟᱱᱟ ᱵᱤᱨ ᱥᱚᱲᱮ ᱚᱱᱟ ᱵᱤᱨ ᱥᱚᱲᱮ ᱨᱮ ᱡᱟᱦᱟᱸ ᱛᱤᱱᱟᱹᱜ ᱵᱚᱱ ᱧᱮᱞ ᱧᱟᱢᱮᱫ ᱠᱚᱣᱟ ᱟᱠᱚᱨᱤᱱ ᱯᱷᱮᱢᱮᱞᱤ ᱥᱟᱶᱛᱮ ᱤᱧᱟᱹᱜ ᱯᱷᱮᱢᱮᱞᱤ ᱟᱨᱦᱚᱸ ᱡᱚᱴᱟᱣ ᱠᱚ ᱯᱷᱮᱢᱮᱞᱤ ᱠᱚ ᱛᱩᱞᱩᱡ ᱵᱤᱨ ᱥᱚᱲᱮ ᱛᱮᱦᱮᱧ ᱦᱮᱡ ᱦᱩᱭ ᱠᱟᱱᱟ ᱱᱚᱣᱟ ᱡᱟᱭᱜᱟ ᱫᱚ ᱦᱩᱭᱩᱜ ᱠᱟᱱᱟ ᱵᱟᱞᱮᱥᱚᱨ ᱟᱨ ᱢᱚᱭᱩᱨᱵᱷᱚᱸᱡᱽ ᱵᱚᱨᱰᱚᱨ ᱨᱮᱱᱟᱜ ᱯᱞᱮᱥ ᱠᱟᱱᱟ ᱡᱟᱦᱟᱸ ᱰᱮᱢ ᱵᱚᱱ ᱧᱮᱞ ᱧᱟᱢᱮᱫᱼᱟ ᱵᱷᱟᱹᱜᱤ ᱥᱟᱺᱦᱤᱡ ᱧᱮᱞᱚᱜ ᱠᱟᱱᱟ ᱥᱮ ᱵᱟᱝ ᱤᱱᱟᱹ ᱛᱟᱭᱚᱢ ᱦᱟᱸᱜ ᱧᱮᱞ ᱦᱚᱪᱚ ᱵᱚᱱᱟ ᱚᱱᱟ ᱯᱞᱮᱥ ᱡᱟᱭᱦᱳᱠ ᱱᱚᱣᱟ ᱡᱚᱭ ᱵᱟᱸᱫᱷ ᱠᱚ ᱢᱮᱛᱟᱜ ᱠᱟᱱᱟ ᱱᱚᱣᱟ ᱫᱚ ᱨᱟᱰᱷᱚ ᱥᱩᱨ ᱱᱟᱛᱮ ᱨᱟᱹᱭᱠᱤᱲᱤ ᱥᱩᱨ ᱵᱟᱞᱮᱥᱚᱨ ᱟᱨ ᱢᱚᱭᱩᱨᱵᱷᱚᱸᱡᱽ ᱨᱮᱱᱟᱜ ᱵᱚᱰᱚᱨ ᱢᱟᱱᱮ ᱜᱷᱚᱱᱪᱚ ᱚᱨᱚᱱᱭᱚ ᱢᱮᱱ ᱞᱮᱠᱷᱟᱱ ᱫᱚ ᱵᱤᱨ ᱡᱟᱭᱜᱟ ᱠᱟᱱᱟ ᱵᱤᱨ ᱯᱞᱮᱥ ᱠᱟᱱᱟ ᱢᱮᱱᱠᱷᱟᱱ ᱟᱹᱰᱤ ᱥᱩᱴᱮᱵᱚᱞ ᱯᱞᱮᱥ ᱠᱟᱱᱟ ᱯᱤᱠᱱᱤᱠ ᱞᱟᱹᱜᱤᱫ ᱯᱤᱠᱱᱤᱠ ᱥᱯᱚᱴ ᱡᱟᱦᱳ ᱯᱷᱮᱢᱞᱤ ᱠᱚ ᱛᱩᱞᱩᱡ ᱛᱮᱦᱮᱧ ᱥᱮᱴᱮᱨ ᱦᱩᱭ ᱠᱟᱱᱟ ᱱᱚᱣᱟ ᱡᱟᱭᱜᱟ ᱛᱮ ᱡᱟᱦᱟᱸᱭ ᱱᱩᱭ ᱱᱟᱦᱟᱜ ᱱᱩᱭ ᱡᱟᱦᱟᱸᱭ ᱦᱩᱭᱩᱜ ᱠᱟᱱᱟᱭ ᱤᱧᱤᱡ ᱟᱹᱰᱤ ᱤᱱᱴᱤᱢᱮᱴ ᱯᱷᱨᱮᱱᱰ ᱢᱟᱱᱮ ᱡᱟᱦᱟᱸ ᱠᱚ ᱢᱮᱛᱟᱜᱼᱟ ᱢᱟᱱᱮ ᱟᱹᱰᱤ ᱤᱱᱴᱤᱢᱮᱴ ᱢᱮᱱᱫᱚ ᱵᱟᱞᱞᱚ ᱡᱤᱵᱚᱱ ᱠᱷᱚᱱ ᱡᱟᱦᱟᱸ ᱨᱚᱵᱤ ᱵᱟᱹᱵᱩ ᱛᱟᱹᱠᱤᱱ ᱱᱩᱠᱤᱱ ᱫᱤᱥᱚᱢ ᱫᱩᱛ ᱫᱚᱦᱚ ᱠᱟᱹᱢᱤ ᱨᱮ ᱢᱮᱱᱟᱜ ᱠᱤᱱᱟ ᱱᱤᱛᱚᱜ ᱡᱟᱹᱢᱩ ᱠᱟᱹᱥᱢᱤᱨ ᱨᱮ ᱢᱮᱱᱟᱜ ᱠᱤᱱᱟ ᱡᱟᱭᱦᱳᱠ ᱪᱷᱩᱴᱤ ᱨᱮᱠᱤᱱ ᱥᱮᱴᱮᱨ ᱠᱟᱱᱟ ᱥᱟᱠᱨᱟᱛ ᱛᱟᱭᱚᱢ ᱥᱟᱠᱨᱟᱛ ᱨᱮᱦᱚᱸ ᱵᱟᱹᱠᱤᱱ ᱥᱮᱴᱮᱨ ᱫᱟᱲᱮᱭᱟᱫᱟ ᱜᱤᱫᱽᱨᱟᱹ ᱯᱤᱫᱽᱨᱟᱹ ᱠᱚ ᱢᱤᱫ ᱴᱷᱮᱱ ᱡᱚᱢ ᱧᱩ ᱨᱮᱱᱟᱜ ᱚᱠᱛᱚ ᱵᱟᱝ ᱠᱤᱱ ᱧᱟᱢ ᱫᱟᱲᱮ ᱠᱟᱣᱫᱟ ᱡᱮᱦᱮᱛᱩ ᱢᱤᱫᱴᱟᱝ ᱯᱚᱨᱤᱵᱟᱨ ᱟᱨ ᱯᱷᱮᱢᱮᱞᱤ ᱠᱷᱚᱱ ᱢᱟᱨᱟᱝ ᱫᱚ ᱦᱩᱭᱩᱜ ᱠᱟᱱᱟ ᱵᱷᱟᱨᱚᱛ ᱫᱤᱥᱚᱢ ᱵᱷᱟᱨᱚᱛ ᱫᱤᱥᱚᱢ ᱨᱮᱱ ᱥᱟᱱᱟᱢ ᱢᱟᱱᱣᱟ ᱠᱚ ᱱᱩᱠᱩᱣᱟᱜ ᱢᱮᱫ ᱨᱮᱫᱚ ᱥᱟᱱᱟᱢ ᱠᱚᱜᱮ ᱯᱷᱮᱢᱮᱞᱤ ᱠᱟᱱᱟ ᱠᱚ ᱚᱱᱟᱛᱮ ᱫᱤᱥᱚᱢ ᱵᱷᱟᱨᱚᱛ ᱫᱤᱥᱚᱢ ᱨᱮ ᱥᱟᱱᱟᱢ ᱦᱚᱲ ᱠᱚ ᱡᱮᱞᱮᱠᱟ ᱨᱮ ᱥᱩᱠ ᱨᱮᱠᱚ ᱛᱟᱦᱮᱱᱟ ᱚᱱᱟ ᱦᱚᱛᱮ ᱛᱮ ᱡᱚᱢᱢᱩ ᱠᱟᱹᱥᱢᱤᱨ ᱨᱮ ᱠᱤᱱ ᱱᱩᱠᱤᱱ ᱢᱮᱱᱟᱜ ᱠᱤᱱᱟ ᱫᱤᱥᱚᱢ ᱫᱚ ᱫᱩᱜ ᱫᱚᱦᱚ ᱠᱟᱹᱢᱤ ᱨᱮ ᱥᱟᱠᱨᱟᱛ ᱨᱮ ᱵᱟᱹᱠᱤᱱ ᱥᱮᱴᱮᱨ ᱫᱟᱲᱮ ᱟᱠᱟᱫᱼᱟ ᱥᱟᱠᱨᱟᱛ ᱛᱟᱭᱚᱢ ᱱᱩᱠᱤᱱ ᱪᱷᱩᱴᱤ ᱠᱤᱱ ᱧᱟᱢ ᱟᱠᱟᱫᱼᱟ ᱡᱟᱦᱳ ᱚᱱᱟ ᱪᱷᱩᱴᱤ ᱨᱮ ᱦᱮᱡ ᱥᱮᱴᱮᱨ ᱠᱟᱛᱮ ᱤᱱᱟᱹ ᱚᱠᱛᱚ ᱛᱮ ᱵᱟᱹᱭ ᱵᱟᱹᱭ ᱛᱮ ᱥᱮᱴᱮᱨᱮᱱᱟ ᱡᱮ ᱟᱵᱚ ᱠᱷᱮᱨᱣᱟᱲ ᱠᱚᱣᱟᱜ ᱢᱟᱜᱽ ᱢᱩᱞᱩᱜ ᱢᱟᱱᱮ ᱱᱟᱣᱟ ᱥᱮᱨᱢᱟ ᱟᱫᱚ ᱟᱹᱠᱤᱱᱟᱜ ᱢᱚᱱᱮ ᱨᱮ ᱩᱭᱦᱟᱹᱨ ᱟᱵᱚᱣᱟᱜ ᱟᱹᱫᱤᱢ ᱠᱷᱮᱨᱣᱟᱲ ᱠᱚᱣᱟᱜ ᱨᱟᱭᱨᱤᱛ ᱟᱨ ᱟᱹᱫᱤᱵᱟᱹᱥᱤ ᱠᱚᱣᱟᱜ ᱠᱟᱞᱪᱟᱨᱟᱞ ᱞᱮᱠᱟᱛᱮ ᱟᱹᱠᱤᱱ ᱠᱤᱱ ᱢᱤᱫᱴᱟᱝ ᱠᱤᱱ ᱫᱚᱦᱚ ᱠᱮᱜᱼᱟ ᱢᱤᱫᱴᱟᱝ ᱵᱤᱨ ᱥᱳᱲᱮ ᱱᱚᱣᱟ ᱵᱤᱨ ᱥᱳᱲᱮ ᱨᱮ ᱟᱹᱰᱤ ᱜᱚᱴᱟᱝ ᱦᱚᱲ ᱠᱤᱱ ᱦᱚᱦᱚ ᱟᱠᱟᱫ ᱠᱚᱣᱟ ᱢᱮᱱᱫᱚ ᱯᱷᱮᱢᱮᱞᱤ ᱨᱮᱱ ᱟᱭᱢᱟ ᱜᱚᱴᱟᱝ ᱯᱷᱮᱢᱮᱞᱤ ᱨᱮᱱ ᱨᱤᱞᱮᱴᱤᱵᱷᱥ ᱡᱚᱛᱚ ᱠᱤᱱ ᱦᱚᱦᱚ ᱟᱠᱟᱫ ᱠᱚᱣᱟ ᱛᱮᱦᱮᱧ ᱱᱚᱣᱟ ᱡᱚᱭ ᱵᱟᱸᱫᱽ ᱨᱮ ᱱᱚᱣᱟ ᱵᱟᱞᱮᱥᱚᱨ ᱟᱨ ᱢᱚᱭᱩᱨᱵᱷᱚᱸᱡᱽ ᱵᱚᱰᱟᱨ ᱨᱮᱱᱟᱜ ᱡᱟᱦᱟᱸ ᱡᱚᱭ ᱵᱟᱸᱫᱽ ᱢᱮᱱᱟᱜᱼᱟ ᱱᱚᱣᱟ ᱡᱚᱭ ᱵᱟᱸᱫᱽ ᱨᱮ ᱯᱤᱠᱱᱤᱠ ᱥᱯᱚᱴᱥ ᱦᱚᱸ ᱠᱟᱱᱟ ᱟᱨ ᱱᱚᱰᱮ ᱛᱮᱦᱮᱧ ᱡᱚᱢ ᱧᱩ ᱵᱮᱵᱚᱥᱛᱷᱟ ᱟᱠᱟᱱᱟ ᱢᱟᱲᱟᱝ ᱥᱮᱫ ᱦᱟᱸᱜ ᱤᱧ ᱫᱮᱠᱷᱟᱣ ᱟᱵᱚᱱᱟ ᱪᱮᱫ ᱪᱮᱫ ᱟᱭᱴᱮᱢ ᱟᱠᱟᱱᱟ ᱱᱤᱛ ᱨᱮ ᱵᱟᱹᱧ ᱫᱮᱠᱷᱟᱣ ᱟᱯᱮᱭᱟ ᱪᱮᱫᱟᱜ ᱵᱟᱝ ᱢᱟ ᱧᱮᱞ ᱞᱮᱠᱷᱟᱱ ᱩᱞᱤ ᱫᱟᱜ ᱵᱷᱟᱨᱟᱲ ᱜᱚᱫᱚᱜᱼᱟ ᱵᱩᱡᱷᱟᱹᱣ ᱚᱱᱟ ᱱᱟᱦᱟᱜ ᱟᱭᱴᱮᱢ ᱠᱚ ᱫᱮᱠᱷᱟᱣ ᱦᱩᱭᱩᱜᱼᱟ ᱱᱤᱛᱚᱜ ᱱᱟᱥᱮ ᱱᱟᱥᱮ ᱠᱟᱹᱴᱤᱡ ᱢᱚᱱᱚᱨᱚᱧᱡᱚᱱ ᱠᱟᱨᱡᱚᱠᱨᱚᱢ ᱟᱨᱟᱢᱵᱷᱚ ᱟᱠᱟᱱᱟ ᱟᱨᱦᱚᱸ ᱢᱩᱪᱟᱹᱫ ᱥᱮᱫ ᱫᱚ ᱱᱟᱦᱟᱜ ᱵᱷᱟᱹᱜᱤ ᱞᱮᱠᱟ ᱱᱟᱦᱟᱜ ᱵᱚᱱ ᱧᱮᱞ ᱧᱟᱢ ᱫᱟᱲᱮᱭᱟᱜᱼᱟ ᱥᱟᱱᱟᱢ ᱦᱚᱲ ᱨᱟᱹᱥᱠᱟᱹᱭᱟᱵᱚᱱ ᱡᱟᱭᱦᱳᱠ ᱱᱤᱛᱚᱜ ᱱᱩᱠᱤᱱ ᱜᱮ ᱠᱩᱞᱤ ᱧᱚᱜ ᱦᱩᱭᱩᱜᱼᱟ ᱪᱮᱫ ᱞᱮᱠᱟ ᱪᱮᱫ ᱠᱚ ᱠᱟᱹᱴᱤᱡ ᱞᱟᱝ ᱞᱟᱹᱭ ᱧᱚᱜᱟ ᱥᱮ ᱵᱟᱝ ᱡᱚᱛᱚ ᱠᱚ ᱥᱟᱱᱟᱢ ᱠᱚ ᱡᱚᱦᱟᱨ ᱟᱪᱪᱷᱟ ᱦᱮᱸ ᱢᱟ ᱞᱟᱹᱭ ᱛᱮᱦᱮᱧ ᱱᱚᱰᱮ ᱦᱩᱭ ᱠᱟᱱᱟ ᱢᱤᱫᱴᱟᱝ ᱤᱧ ᱵᱤᱴᱤ ᱢᱮᱱᱟᱭᱟ

ᱦᱳᱭ ᱚᱱᱟ ᱥᱟᱶᱛᱮ ᱟᱨ ᱚᱠᱚᱭ ᱨᱤᱞᱮᱴᱤᱵᱷ ᱠᱚ ᱚᱠᱚᱭ ᱠᱚ ᱦᱚᱦᱚ ᱟᱠᱟᱫ ᱠᱚᱣᱟ ᱩᱱᱠᱩ ᱠᱚ ᱠᱟᱹᱴᱤᱡ ᱞᱟᱝ ᱵᱟᱲᱟᱭ ᱧᱚᱜ ᱦᱚᱪᱚ ᱠᱚᱣᱟ ᱥᱳᱱᱩ ᱵᱷᱟᱹᱭ